ᱡᱚᱦᱟᱨ ᱡᱚᱦᱟᱨ ᱜᱚᱜᱚ ᱵᱟᱵᱟ ᱵᱚᱭᱦᱟ ᱢᱤᱥᱨᱟ ᱠᱚ ᱛᱤᱧ ᱤᱧ ᱫᱚ ᱢᱤᱱᱟᱹᱧ ᱵᱟᱦᱟ ᱵᱟᱜᱟᱱ ᱛᱟᱞᱟ ᱨᱮ ᱤᱧ ᱫᱚ ᱢᱤᱱᱟᱹᱧ ᱵᱷᱟᱨᱚᱛ ᱫᱤᱥᱚᱢ ᱛᱟᱞᱟ ᱨᱮ ᱟᱫᱚ ᱠᱟᱛᱷᱟ ᱠᱟᱱᱟ ᱱᱚᱣᱟ ᱵᱷᱟᱨᱚᱛ ᱫᱤᱥᱚᱢ ᱫᱚ ᱫᱟᱨᱮ ᱱᱟᱹᱲᱤ ᱵᱟᱦᱟ ᱠᱚᱛᱮ ᱜᱮ ᱥᱟᱡᱟᱣ ᱟᱠᱟᱱᱟ ᱢᱚᱡᱽ ᱜᱮ ᱧᱮᱞᱚᱜ ᱠᱟᱱ ᱚᱱᱟ ᱥᱟᱶᱛᱮ ᱜᱚᱴᱟ ᱫᱷᱟᱹᱨᱛᱤ ᱜᱮ ᱵᱚᱞᱮ ᱵᱟᱦᱟ ᱫᱟᱨᱮ ᱠᱚᱛᱮ ᱜᱮ ᱥᱟᱡᱽ ᱟᱠᱟᱱ ᱥᱟᱯᱲᱟᱣ ᱟᱠᱟᱱ ᱢᱚᱡᱽ ᱜᱮ ᱧᱮᱞᱚᱜ ᱠᱟᱱ ᱟᱫᱚ ᱚᱱᱠᱟ ᱜᱮ ᱟᱵᱚ ᱢᱤᱢᱤᱫ ᱜᱷᱟᱨᱚᱸᱡᱽ ᱦᱚᱸ ᱥᱟᱡᱟᱜ ᱠᱟᱱᱟ ᱥᱟᱯᱲᱟᱜ ᱠᱟᱱᱟ ᱢᱤᱢᱤᱫ ᱠᱩᱲᱤ ᱜᱤᱫᱽᱨᱟᱹ ᱠᱚ ᱤᱭᱟᱹ ᱛᱮᱜᱮ ᱠᱩᱲᱤ ᱜᱤᱫᱽᱨᱟᱹ ᱫᱚ ᱵᱟᱦᱟ ᱞᱮᱠᱟᱱ ᱠᱚ ᱠᱟᱱ ᱛᱟᱵᱚᱱᱟ ᱠᱚ ᱠᱟᱹᱴᱤᱡ ᱠᱟᱹᱴᱤᱡ ᱵᱟᱦᱟ ᱠᱟᱹᱴᱤᱡ ᱠᱟᱹᱴᱤᱡ ᱵᱟᱦᱟ ᱫᱟᱨᱮ ᱠᱟᱹᱴᱤᱡ ᱠᱟᱹᱴᱤᱡ ᱵᱟᱦᱟ ᱠᱚᱛᱮ ᱜᱮ ᱱᱚᱣᱟ ᱜᱚᱴᱟ ᱵᱤᱨ ᱜᱟᱡᱟᱲ ᱥᱟᱡᱟᱣ ᱟᱠᱟᱱ ᱥᱟᱯᱲᱟᱣ ᱟᱠᱟᱱ ᱢᱟᱵᱚᱱ ᱧᱮᱞᱮᱫ ᱠᱟᱱ ᱛᱤᱱᱟᱹᱜ ᱢᱚᱡᱽ ᱧᱮᱞᱚᱜᱚᱜ ᱠᱟᱱ ᱥᱟᱹᱨᱤ ᱜᱮ ᱵᱤᱨ ᱜᱟᱡᱟᱲ ᱦᱚᱸ ᱵᱚᱞᱮ ᱵᱟᱦᱟ ᱠᱚᱛᱮ ᱜᱮ ᱥᱟᱡᱟᱣ ᱟᱠᱟᱱᱟ ᱟᱹᱰᱤ ᱢᱚᱡᱽ ᱧᱮᱞᱮᱫ ᱠᱟᱱᱟ ᱵᱚᱱ ᱧᱮᱞ ᱚᱪᱚᱭᱮᱫ ᱵᱚᱱᱟᱹᱧ ᱧᱮᱞ ᱫᱟᱵᱚᱱ ᱛᱤᱱᱟᱹᱜ ᱵᱟᱛᱨᱟᱣ ᱛᱤᱱᱟᱹᱜ ᱵᱷᱟᱹᱜᱤ ᱟᱫᱚ ᱠᱟᱛᱷᱟ ᱠᱟᱱᱟ ᱱᱚᱝᱠᱟ ᱜᱮ ᱱᱚᱣᱟ ᱵᱟᱦᱟ ᱱᱚᱜᱼᱚᱭ ᱤᱧ ᱥᱚᱭᱮᱫᱟ ᱡᱟᱦᱟᱱ ᱥᱚ ᱜᱮ ᱵᱟᱹᱱᱩᱜᱼᱟ ᱢᱮᱱᱠᱷᱟᱱ ᱢᱚᱡᱽ ᱜᱮ ᱧᱮᱞᱚᱜ ᱠᱟᱱᱟ ᱟᱫᱚ ᱚᱱᱠᱟ ᱜᱮ ᱟᱵᱚ ᱨᱮᱱ ᱠᱩᱲᱤ ᱜᱤᱫᱽᱨᱟᱹ ᱡᱟᱦᱟᱸ ᱛᱤᱱᱟᱹᱜ ᱥᱚ ᱵᱟᱹᱱᱩᱜ ᱛᱟᱭ ᱢᱚᱡᱽ ᱡᱟᱦᱟᱸ ᱛᱤᱱᱟᱹᱜ ᱥᱚ ᱢᱮᱱᱟᱜ ᱛᱟᱭ ᱵᱷᱟᱹᱜᱤ ᱛᱚ ᱮᱱᱦᱚᱸ ᱩᱱᱤᱭᱟᱜ ᱪᱚᱞᱚᱱ ᱡᱟᱛᱮ ᱢᱚᱡᱽ ᱛᱟᱦᱮᱱ ᱟᱨ ᱞᱟᱹᱴᱩ ᱠᱟᱛᱷᱟ ᱱᱚᱣᱟ ᱠᱟᱱᱟ ᱤᱧ ᱤᱭᱩᱴᱩᱵᱽ ᱪᱮᱱᱮᱞ ᱠᱚᱨᱮᱧ ᱜᱷᱟᱴᱟᱣᱮᱫ ᱛᱟᱵᱚᱱᱟ ᱧᱮᱞᱮᱫ ᱠᱚᱣᱟᱧ ᱟᱭᱢᱟ ᱠᱩᱲᱤ ᱜᱤᱫᱽᱨᱟᱹ ᱜᱮ ᱛᱮᱦᱮᱧ ᱚᱠᱚᱭ ᱫᱚ ᱠᱤᱥᱟᱹᱬ ᱦᱚᱲ ᱨᱮᱱ ᱠᱚ ᱠᱟᱱ ᱠᱚ ᱩᱱᱠᱩ ᱜᱮ ᱵᱟᱸᱫᱮᱱᱟᱜ ᱠᱚᱦᱚᱸ ᱠᱚᱴᱚᱝ ᱪᱟᱵᱟᱭᱮᱱᱟ ᱟᱨ ᱠᱤᱪᱨᱤᱡ ᱠᱚᱦᱚᱸ ᱦᱚᱲᱢᱚ ᱨᱮᱱᱟᱜ ᱚᱴᱟᱜ ᱪᱟᱵᱟᱭᱮᱱᱟ ᱚᱴᱟᱝ ᱪᱟᱵᱟᱭᱮᱱᱟ ᱟᱨ ᱥᱮᱫᱟᱭ ᱡᱩᱜᱽ ᱨᱮᱫᱚ ᱴᱟᱠᱟ ᱯᱟᱭᱥᱟ ᱵᱟᱝ ᱛᱮ ᱠᱤᱪᱨᱤᱡ ᱠᱷᱟᱹᱰᱩᱣᱟᱹᱜ ᱵᱟᱝ ᱠᱩᱞᱟᱹᱣ ᱞᱮᱱ ᱛᱮ ᱥᱟᱹᱨᱤ ᱜᱮ ᱱᱟᱪᱟᱨ ᱦᱟᱞᱚᱛ ᱨᱮᱠᱚ ᱛᱟᱦᱮᱸ ᱠᱟᱱ ᱛᱮ ᱚᱲᱮᱡ ᱟᱜ ᱠᱚ ᱦᱚᱨᱚᱜ ᱞᱮᱫᱟ ᱟᱨ ᱛᱮᱦᱮᱧᱟᱜ ᱫᱤᱱ ᱨᱮᱫᱚ ᱪᱮᱫᱟᱜ ᱱᱚᱝᱠᱟ ᱢᱮᱱᱠᱷᱟᱱ ᱭᱩᱴᱩᱵᱽ ᱨᱮᱧ ᱧᱮᱞ ᱟᱠᱟᱫ ᱛᱟᱵᱚᱱᱟ ᱟᱭᱢᱟ ᱚᱠᱛᱮ ᱨᱮ ᱠᱩᱲᱤ ᱜᱤᱫᱽᱨᱟᱹ ᱠᱚ ᱚᱴᱟᱜ ᱜᱮᱠᱚ ᱛᱟᱦᱮᱱ ᱠᱟᱱᱟ ᱞᱟᱹᱝᱴᱤ ᱥᱮᱛᱟ ᱞᱮᱠᱟ ᱪᱮᱫᱟᱜ ᱱᱩᱱᱟᱹᱜ ᱜᱟᱱ ᱟᱵᱚᱣᱟᱜ ᱫᱚᱥᱟ ᱱᱩᱱᱟᱹᱜ ᱪᱮᱫᱟᱜ ᱵᱟᱹᱲᱤᱡ ᱟᱫᱚ ᱚᱱᱟᱛᱮ ᱜᱚᱜᱚ ᱵᱟᱵᱟ ᱵᱚᱭᱦᱟ ᱢᱤᱥᱨᱟ ᱠᱚᱴᱷᱮᱱ ᱥᱟᱱᱟᱢ ᱠᱚᱴᱷᱮᱱ ᱜᱮ ᱤᱧᱟᱹᱜ ᱱᱮᱦᱚᱨ ᱛᱟᱦᱮᱱ ᱠᱟᱱᱟ ᱡᱮ ᱠᱩᱲᱤ ᱜᱤᱫᱽᱨᱟᱹ ᱠᱚ ᱠᱟᱹᱴᱤᱡ ᱠᱷᱚᱱ ᱜᱮ ᱥᱟᱡᱟᱣ ᱠᱚᱛᱟ ᱵᱚᱱ ᱯᱮ ᱥᱟᱯᱲᱟᱣ ᱠᱚᱛᱟ ᱵᱚᱱ ᱯᱮ ᱡᱟᱛᱮ ᱩᱱᱠᱩ ᱧᱮᱞ ᱛᱮ ᱡᱟᱦᱟᱸᱭ ᱵᱟᱠᱚ ᱢᱮᱱ ᱤᱧ ᱫᱚ ᱱᱩᱭ ᱧᱮᱞ ᱛᱮ ᱟᱹᱰᱤ ᱟᱹᱲᱤᱥ ᱤᱧ ᱟᱹᱭᱠᱟᱹᱣᱟ ᱟᱹᱰᱤ ᱨᱟᱸᱜᱟᱣ ᱤᱧ ᱟᱹᱭᱠᱟᱹᱣᱟ ᱟᱹᱰᱤ ᱵᱟᱹᱲᱤᱡ ᱵᱚᱞᱮ ᱚᱱᱠᱟ ᱟᱞᱚ ᱠᱚ ᱢᱮᱱ ᱡᱟᱛᱮ ᱠᱚ ᱢᱮᱱ ᱵᱟᱦᱟ ᱞᱮᱠᱟ ᱜᱮ ᱡᱮ ᱩᱱᱤ ᱠᱩᱲᱤ ᱜᱤᱫᱽᱨᱟᱹ ᱫᱚ ᱢᱚᱡᱽ ᱜᱮᱧ ᱧᱮᱞᱮᱭᱟ ᱩᱱᱤᱭᱟᱜ ᱨᱚᱲ ᱦᱚᱸ ᱛᱟᱭ ᱢᱚᱡᱽ ᱜᱮ ᱛᱟᱲᱟᱢ ᱦᱚᱸ ᱛᱟᱭ ᱢᱚᱡᱽ ᱜᱮ ᱦᱚᱨᱚᱜ ᱵᱟᱸᱫᱮ ᱦᱚᱸ ᱛᱟᱭ ᱢᱚᱡᱽ ᱜᱮ ᱱᱚᱝᱠᱟ ᱠᱟᱛᱷᱟ ᱡᱟᱛᱮ ᱠᱚ ᱢᱮᱱ ᱟᱨ ᱛᱮᱦᱮᱧ ᱟᱵᱚ ᱫᱚ ᱟᱹᱫᱤᱢ ᱟᱹᱫᱤᱢ ᱨᱮᱱ ᱠᱚ ᱢᱮᱛᱟ ᱵᱚᱱ ᱠᱟᱱᱟ ᱟᱹᱫᱤᱵᱟᱹᱥᱤ ᱠᱚ ᱢᱮᱛᱟ ᱵᱚᱱ ᱠᱟᱱᱟ ᱟᱹᱫᱽ ᱨᱮᱱ ᱠᱟᱱᱟ ᱵᱚᱱ ᱵᱚᱞᱮ ᱟᱫᱚ ᱵᱚᱱ ᱟᱹᱫᱽ ᱨᱮᱱ ᱠᱟᱱ ᱠᱷᱟᱱ ᱯᱟᱹᱦᱤᱞ ᱠᱚ ᱠᱟᱱ ᱠᱷᱟᱡ ᱵᱚᱱ ᱟᱵᱚ ᱴᱷᱮᱡ ᱠᱷᱚᱡ ᱜᱮ ᱪᱮᱫ ᱮᱴᱟᱜ ᱠᱚ ᱥᱤᱠᱷᱱᱟᱹᱛ ᱠᱚ ᱧᱟᱢ ᱡᱮ ᱱᱩᱠᱩ ᱪᱮᱫ ᱞᱮᱠᱟ ᱢᱚᱡᱽ ᱠᱚ ᱪᱚᱞᱚᱱᱫᱟ ᱟᱵᱚ ᱦᱚᱸ ᱚᱱᱠᱟ ᱵᱚᱱ ᱪᱚᱞᱚᱱ ᱟᱫᱚ ᱛᱮᱦᱮᱧ ᱮᱴᱟᱜ ᱡᱟᱹᱛᱟᱜ ᱵᱟᱸᱫᱮᱱᱟᱜ ᱚᱴᱟᱜ ᱟᱠᱟᱱ ᱛᱟᱠᱚᱣᱟ ᱚᱱᱟ ᱧᱮᱞ ᱛᱮ ᱟᱢᱟᱜ ᱪᱮᱫᱟᱜ ᱚᱴᱟᱜᱚᱜ ᱮᱴᱟᱜ ᱡᱟᱹᱛᱟᱜ ᱦᱚᱲᱢᱚ ᱧᱮᱞᱚᱜᱚᱜ ᱠᱟᱱᱟ ᱫᱮᱭᱟ ᱥᱮᱡ ᱪᱤᱨᱟᱹ ᱜᱮᱛᱟ ᱠᱚᱣᱟ ᱩᱱᱠᱩ ᱧᱮᱞ ᱛᱮ ᱟᱢᱟᱜ ᱪᱮᱫᱟᱜ ᱪᱤᱨᱟᱹᱜ ᱟᱵᱚ ᱫᱚᱵᱚᱱ ᱞᱟᱦᱟ ᱦᱚᱲ ᱠᱟᱱᱟ ᱡᱚᱛᱚᱣᱟᱜ ᱛᱮᱜᱮ ᱟᱵᱚ ᱫᱚ ᱞᱟᱦᱟ ᱨᱮᱵᱚᱱ ᱛᱟᱦᱮᱱ ᱪᱮᱫᱟᱜ ᱵᱚᱱ ᱛᱟᱭᱚᱢ ᱛᱟᱦᱮᱱ ᱟᱨ ᱛᱮᱦᱮᱧ ᱫᱚ ᱟᱵᱚ ᱡᱩᱫᱤ ᱞᱟᱝᱴᱤ ᱥᱮᱛᱟ ᱞᱮᱠᱟ ᱜᱮ ᱠᱩᱲᱤ ᱜᱤᱫᱽᱨᱟᱹ ᱠᱚᱦᱚᱸ ᱟᱭᱢᱟ ᱚᱠᱛᱮ ᱨᱮ ᱭᱩᱴᱩᱵᱽ ᱪᱮᱱᱮᱞ ᱠᱚᱨᱮ ᱯᱮ ᱟᱲᱟᱜ ᱮᱫ ᱠᱚ ᱛᱟᱵᱚᱱᱟ ᱪᱮᱫ ᱦᱩᱭᱩᱜᱚᱜ ᱠᱟᱱᱟ ᱥᱟᱱᱛᱟᱞᱟᱜ ᱫᱚᱥᱟ ᱪᱮᱫᱟᱜ ᱱᱩᱱᱟᱹᱜ ᱵᱟᱹᱲᱤᱡ ᱯᱮ ᱫᱚᱦᱚᱭᱮᱫ ᱠᱟᱱᱟ ᱚᱱᱟ ᱛᱮ ᱜᱚᱜᱚ ᱵᱟᱵᱟ ᱠᱚ ᱤᱧ ᱱᱮᱦᱚᱨ ᱟᱯᱮ ᱠᱟᱱᱟ ᱥᱟᱹᱨᱤᱱᱟᱜ ᱟᱨ ᱵᱚᱱ ᱧᱮᱞᱮᱫ ᱠᱟᱱᱟ ᱟᱢᱮᱢ ᱵᱟᱯᱞᱟᱜ ᱟᱨᱮᱢ ᱡᱚᱢ ᱧᱩ ᱟᱨ ᱡᱟᱦᱟᱱ ᱯᱨᱳᱜᱽᱨᱟᱢ ᱮᱢ ᱠᱚᱨᱟᱣ ᱵᱟᱦᱟ ᱠᱚᱛᱮ ᱜᱮᱢ ᱥᱟᱯᱲᱟᱣ ᱫᱟᱢ ᱥᱟᱡᱟᱣ ᱫᱟᱢ ᱢᱚᱡᱽ ᱧᱮᱞᱚᱜ ᱠᱟᱱᱟᱢ ᱟᱫᱚ ᱛᱮᱦᱮᱧ ᱠᱩᱲᱤ ᱜᱤᱫᱽᱨᱟᱹ ᱜᱮᱪᱚ ᱵᱟᱦᱟ ᱞᱮᱠᱟ ᱠᱟᱱ ᱠᱚ ᱛᱚ ᱩᱱᱠᱩ ᱜᱮ ᱜᱷᱟᱨᱚᱸᱡᱽ ᱠᱚ ᱥᱟᱯᱲᱟᱣ ᱛᱟᱵᱚᱱᱟ ᱟᱨ ᱩᱱᱠᱩ ᱤᱭᱟᱹ ᱛᱮᱜᱮ ᱟᱵᱚᱣᱟᱜ ᱥᱚᱢᱟᱡᱽ ᱢᱚᱡᱽ ᱫᱚ ᱧᱮᱞᱚᱜᱼᱟ ᱟᱫᱚ ᱛᱮᱦᱮᱧ ᱠᱩᱲᱤ ᱜᱤᱫᱽᱨᱟᱹᱣᱟᱜ ᱡᱩᱫᱤ ᱱᱮᱪᱟᱨ ᱵᱮᱵᱚᱦᱟᱨ ᱡᱩᱫᱤ ᱵᱟᱹᱲᱤᱡᱚᱜ ᱛᱟᱠᱚ ᱠᱷᱟᱱ ᱛᱟᱦᱚᱞᱮ ᱟᱵᱚᱣᱟᱜ ᱥᱚᱢᱟᱡᱽ ᱛᱤᱱᱟᱹᱜ ᱫᱚ ᱵᱟᱹᱲᱤᱡᱚᱜ ᱠᱟᱱ ᱛᱟᱵᱚᱱᱟ ᱟᱫᱚ ᱥᱟᱱᱟᱢ ᱜᱚᱜᱚ ᱵᱟᱵᱟ ᱵᱚᱭᱦᱟ ᱢᱤᱥᱨᱟ ᱠᱚᱴᱷᱮᱱ ᱢᱟᱨᱟᱝ ᱠᱷᱚᱱ ᱢᱟᱨᱟᱝ ᱵᱟᱨ ᱵᱟᱨ ᱜᱷᱟᱱᱮ ᱜᱷᱟᱱᱮ ᱜᱮᱧ ᱱᱮᱦᱚᱨ ᱟᱯᱮ ᱠᱟᱱᱟ ᱡᱮ ᱠᱩᱲᱤ ᱜᱤᱫᱽᱨᱟᱹ ᱠᱚ ᱢᱚᱡᱽ ᱛᱮᱵᱚᱱ ᱡᱚᱜᱟᱣ ᱠᱚᱛᱟ ᱵᱚᱱ ᱟᱨ ᱢᱚᱡᱽ ᱛᱮ ᱥᱤᱠᱷᱱᱟᱹᱛ ᱵᱚᱱ ᱮᱢᱟ ᱠᱚ ᱟᱨ ᱢᱚᱡᱽ ᱛᱮᱵᱚᱱ ᱦᱚᱨᱚᱜ ᱵᱟᱸᱫᱮ ᱦᱚᱪᱚ ᱠᱚ ᱟᱨ ᱪᱮᱫᱟᱜ ᱡᱮ ᱟᱵᱚ ᱫᱚ ᱞᱟᱦᱟ ᱨᱮᱱ ᱦᱚᱲ ᱠᱟᱱᱟ ᱵᱚᱱ ᱡᱟᱛᱮ ᱛᱟᱭᱚᱢ ᱥᱮᱫ ᱫᱚ ᱟᱞᱚ ᱟᱨ ᱟᱵᱚ ᱠᱚ ᱧᱮᱞ ᱛᱮ ᱮᱴᱟᱜ ᱠᱚ ᱡᱟᱛᱮ ᱥᱤᱠᱷᱱᱟᱹᱛ ᱠᱚ ᱧᱟᱢ ᱟᱨ ᱠᱚ ᱢᱮᱱ ᱡᱮ ᱥᱟᱱᱛᱟᱲ ᱠᱚ ᱞᱮᱠᱟ ᱜᱮ ᱟᱵᱚ ᱦᱚᱸ ᱵᱚᱱ ᱥᱟᱡᱟᱜᱼᱟ ᱥᱟᱱᱛᱟᱲ ᱠᱚ ᱞᱮᱠᱟ ᱜᱮ ᱟᱵᱚ ᱦᱚᱸ ᱵᱚᱱ ᱥᱟᱯᱲᱟᱜᱼᱟ ᱟᱨ ᱠᱩᱲᱤ ᱠᱚ ᱞᱟᱦᱟ ᱞᱮᱱ ᱛᱟᱵᱚᱱ ᱠᱷᱟᱱ ᱜᱮ ᱟᱵᱚᱣᱟᱜ ᱥᱚᱢᱟᱡᱽ ᱞᱟᱦᱟᱜᱼᱟ ᱟᱨ ᱟᱵᱚ ᱦᱚᱸ ᱵᱚᱱ ᱵᱟᱰᱟᱭ ᱦᱚᱪᱚᱜᱼᱟ ᱡᱮ ᱱᱩᱠᱩ ᱡᱟᱹᱛ ᱛᱟᱞᱟ ᱨᱮᱜᱮ ᱢᱟᱱ ᱥᱚᱱᱢᱟᱱ ᱠᱚ ᱵᱚᱡᱟᱭ ᱫᱚᱦᱚᱭᱟ ᱥᱮ ᱱᱩᱠᱩ ᱜᱮᱠᱚ ᱟᱹᱠᱤᱞᱟᱱ ᱠᱚ ᱠᱟᱱᱟ ᱥᱟᱱᱟᱢ ᱜᱟᱛᱮ ᱠᱚ ᱢᱟ ᱛᱚᱵᱮ ᱵᱟᱹᱲᱛᱤ ᱠᱟᱛᱷᱟ ᱵᱟᱝ ᱢᱮᱱ ᱠᱟᱛᱮ ᱡᱟᱦᱟᱱ ᱠᱟᱛᱷᱟ ᱠᱚ ᱨᱚᱲ ᱠᱟᱛᱮ ᱡᱩᱫᱤᱧ ᱦᱟᱹᱥᱩ ᱚᱪᱚ ᱠᱮᱫ ᱯᱮ ᱠᱷᱟᱱ ᱟᱥᱠᱮᱛ ᱚᱪᱚ ᱠᱮᱫ ᱯᱮ ᱠᱷᱟᱱ ᱫᱚ ᱤᱠᱟᱹ ᱠᱟᱹᱧ ᱯᱮ ᱟᱨ ᱡᱟᱦᱟᱱ ᱠᱟᱛᱷᱟ ᱠᱚ ᱢᱚᱡᱽ ᱡᱩᱫᱤ ᱯᱮ ᱟᱴᱠᱟᱨ ᱠᱮᱫ ᱵᱟᱰᱟᱭ ᱵᱩᱡᱷᱟᱹᱣ ᱠᱮᱫ ᱠᱷᱟᱱ ᱫᱚ ᱚᱱᱟ ᱫᱚ ᱢᱟᱱᱟᱣ ᱵᱟᱛᱟᱣ ᱯᱮ ᱟᱨ ᱠᱩᱲᱤ ᱜᱤᱫᱽᱨᱟᱹ ᱠᱚ ᱥᱟᱡᱟᱣ ᱥᱟᱯᱲᱟᱣ ᱠᱚᱯᱮ ᱢᱟ ᱛᱚᱵᱮ ᱡᱚᱦᱟᱨ ᱡᱚᱦᱟᱨ